ᱤᱧ ᱥᱮᱫ ᱠᱷᱚᱱ ᱥᱟᱹᱜᱩᱱ ᱫᱟᱨᱟᱢ ᱛᱮᱦᱮᱧᱟᱜ ᱴᱚᱯᱤᱠ ᱫᱚ ᱚᱞ ᱪᱤᱠᱤ ᱵᱟᱵᱚᱫ ᱜᱮ ᱢᱮᱱᱟᱜᱼᱟ ᱱᱤᱛᱚᱜ ᱧᱮᱞᱚᱜ ᱠᱟᱱᱟ ᱥᱳᱥᱟᱞ ᱢᱤᱰᱤᱭᱟ ᱨᱮ ᱟᱹᱰᱤ ᱛᱮᱫ ᱜᱮ ᱚᱞ ᱪᱤᱠᱤ ᱵᱟᱨᱮᱛᱮ ᱠᱚᱱᱴᱨᱳᱵᱷᱟᱨᱥᱤ ᱪᱟᱞᱟᱜ ᱠᱟᱱᱟ ᱥᱟᱱᱛᱷᱟᱞ ᱯᱟᱨᱜᱟᱱᱟ ᱫᱩᱢᱠᱟ ᱨᱮᱱ ᱠᱤᱪᱷᱩ ᱜᱟᱱ ᱚᱞᱪᱤᱠᱤ ᱵᱤᱨᱳᱫᱷᱤ ᱚᱞᱪᱤᱠᱤ ᱨᱮᱭᱟᱜ ᱠᱚ ᱵᱤᱨᱳᱫᱷ ᱠᱚ ᱞᱟᱜᱟᱣ ᱠᱟᱱᱟ ᱯᱨᱚᱯᱷᱮᱥᱟᱨ ᱮᱥ ᱯᱤ ᱠᱚᱞᱮᱡᱽ ᱨᱮᱱ ᱯᱨᱚᱯᱷᱮᱥᱟᱨ ᱟᱨ ᱠᱤᱪᱷᱩ ᱜᱟᱱ ᱯᱟᱹᱴᱷᱩᱣᱟᱹ ᱢᱤᱞᱟᱹᱣ ᱠᱟᱛᱮ ᱚᱞ ᱪᱤᱠᱤ ᱨᱮᱭᱟᱜ ᱠᱚ ᱵᱤᱨᱳᱫᱷ ᱠᱚ ᱫᱷᱩᱨᱟᱹᱣ ᱠᱟᱱᱟ ᱟᱹᱰᱤ ᱡᱳᱨ ᱠᱚ ᱵᱤᱨᱳᱫᱷ ᱠᱚ ᱫᱷᱩᱨᱟᱹᱣ ᱠᱟᱱᱟ ᱟᱨ ᱱᱩᱠᱩ ᱯᱟᱹᱴᱷᱩᱣᱟᱹ ᱟᱨ ᱯᱨᱚᱯᱷᱮᱥᱟᱨ ᱠᱚᱨᱮᱱ ᱪᱟᱢᱪᱟ ᱡᱟᱦᱟᱸᱭ ᱫᱚ ᱥᱟᱱᱛᱟᱲ ᱯᱟᱨᱜᱟᱱᱟ ᱨᱮ ᱢᱮᱱᱟᱜ ᱠᱚ ᱩᱱᱠᱩ ᱚᱞ ᱪᱤᱠᱤ ᱠᱚ ᱚᱞ ᱪᱤᱠᱤ ᱠᱚ ᱵᱤᱨᱳᱫᱷ ᱠᱟᱱᱟ ᱩᱱᱠᱩᱣᱟᱜ ᱢᱮᱱ ᱫᱚ ᱠᱟᱱᱟ ᱥᱟᱱᱛᱷᱟᱞ ᱯᱟᱨᱜᱟᱱᱟ ᱨᱮ ᱮᱠᱟᱞᱛᱮ ᱚᱞᱪᱤᱠᱤ ᱵᱟᱝᱞᱮ ᱞᱟᱹᱜᱩ ᱦᱚᱪᱚᱣᱟᱜᱼᱟ ᱚᱞᱪᱤᱠᱤ ᱞᱟᱹᱜᱩ ᱞᱮᱱᱠᱷᱟᱱ ᱟᱞᱮ ᱥᱟᱱᱛᱷᱟᱞ ᱯᱟᱨᱜᱟᱱᱟ ᱨᱮᱭᱟᱜ ᱵᱷᱟᱥᱟ ᱵᱮᱲᱵᱟᱜᱚᱜᱼᱟ ᱩᱱᱠᱩᱣᱟᱜ ᱱᱚᱣᱟ ᱟᱨᱳᱯ ᱠᱟᱱᱟ ᱢᱮᱱᱠᱷᱟᱱ ᱥᱟᱱᱛᱟᱲ ᱯᱟᱨᱜᱟᱱᱟ ᱨᱮᱱ ᱜᱮ ᱱᱤᱨᱟᱱᱚᱵᱵᱳᱭ ᱯᱟᱨᱥᱮᱱᱴ ᱦᱚᱲ ᱚᱞ ᱪᱤᱠᱤ ᱠᱚ ᱠᱩᱥᱤᱭᱟᱜ ᱠᱟᱱᱟ ᱩᱱᱠᱩ ᱞᱟᱹᱜᱤᱫ ᱫᱚ ᱚᱞ ᱪᱤᱠᱤ ᱛᱮ ᱵᱷᱟᱥᱟ ᱫᱚ ᱵᱟᱝ ᱵᱮᱲᱵᱟᱣᱚᱜ ᱠᱟᱱ ᱛᱟᱠᱚᱣᱟ ᱢᱮᱱᱠᱷᱟᱱ ᱱᱩᱠᱩ ᱠᱤᱪᱷᱩ ᱜᱟᱱ ᱢᱤᱫ ᱯᱟᱨᱥᱮᱱᱴ ᱦᱚᱲ ᱩᱱᱠᱩ ᱠᱚ ᱢᱮᱢᱮᱱ ᱠᱟᱱᱟ ᱚᱞ ᱪᱤᱠᱤ ᱦᱮᱡ ᱞᱮᱱᱠᱷᱟᱱ ᱥᱟᱱᱛᱟᱲ ᱯᱟᱨᱜᱟᱱᱟ ᱨᱮ ᱥᱮ ᱥᱟᱱᱛᱟᱲ ᱯᱟᱨᱜᱟᱱᱟ ᱨᱮ ᱚᱞ ᱪᱤᱠᱤ ᱞᱟᱹᱜᱩ ᱞᱮᱱᱠᱷᱟᱱ ᱵᱷᱟᱥᱟᱭ ᱵᱟᱲᱮᱵᱟᱜᱟ ᱱᱩᱠᱩᱣᱟᱜ ᱞᱚᱡᱤᱠ ᱨᱮ ᱠᱳᱭ ᱫᱟᱢ ᱜᱮ ᱵᱟᱹᱱᱩᱜᱼᱟ ᱱᱩᱠᱩ ᱫᱚ ᱤᱡ ᱨᱳ ᱞᱮᱠᱟ ᱡᱚᱵᱚᱨ ᱡᱟᱹᱥᱛᱤ ᱠᱚ ᱴᱷᱮᱞᱟᱜ ᱠᱟᱱᱟ ᱚᱞ ᱪᱤᱠᱤ ᱵᱟᱞᱮ ᱞᱟᱹᱜᱩ ᱦᱚᱪᱚᱣᱟᱜᱼᱟ ᱡᱷᱟᱲᱠᱷᱚᱸᱰ ᱨᱮ ᱵᱟᱞᱮ ᱞᱟᱹᱜᱩ ᱦᱚᱪᱚᱣᱟᱜᱼᱟ ᱥᱟᱱᱛᱟᱲ ᱯᱟᱨᱜᱟᱱᱟ ᱵᱟᱞᱮ ᱞᱟᱹᱜᱩ ᱦᱚᱪᱚᱣᱟᱜᱼᱟ ᱱᱩᱠᱩ ᱫᱚ ᱡᱚᱵᱚᱨ ᱡᱟᱹᱥᱛᱤ ᱟᱨ ᱱᱩᱠᱩ ᱚᱞ ᱪᱤᱠᱤ ᱵᱤᱨᱳᱫᱷᱤ ᱫᱚ ᱱᱤᱛ ᱠᱷᱚᱱ ᱫᱚ ᱵᱟᱠᱚ ᱵᱤᱨᱳᱫᱷ ᱮᱫᱟ ᱞᱟᱦᱟ ᱠᱷᱚᱱ ᱦᱚᱸᱠᱚ ᱵᱤᱨᱳᱫᱷ ᱮᱫᱟ ᱞᱟᱦᱟ ᱠᱷᱚᱱ ᱦᱚᱸᱠᱚ ᱞᱟᱦᱟ ᱦᱚᱸᱠᱚ ᱵᱤᱨᱳᱫᱷ ᱞᱮᱫᱟ ᱟᱨ ᱱᱤᱛ ᱦᱚᱸᱠᱚ ᱵᱤᱨᱳᱫᱷ ᱠᱟᱱ ᱜᱮᱭᱟ ᱟᱨ ᱱᱩᱠᱩ ᱫᱚ ᱵᱤᱨᱳᱫᱷ ᱛᱮᱜᱮ ᱠᱚ ᱛᱟᱦᱮᱱᱟ ᱱᱩᱠᱩ ᱢᱤᱫ ᱯᱟᱨᱥᱮᱱᱴ ᱦᱚᱲ ᱫᱩᱢᱠᱟᱹ ᱥᱮ ᱥᱟᱱᱛᱷᱟᱞ ᱯᱟᱨᱜᱟᱱᱟ ᱟᱠᱚᱣᱟᱜ ᱢᱩᱴᱷᱤ ᱨᱮ ᱫᱚᱦᱚᱭ ᱠᱚ ᱧᱟᱢ ᱠᱟᱱᱟ ᱡᱚᱵᱚᱨᱡᱟᱹᱥᱛᱤ ᱵᱟᱲᱵᱟᱭᱮᱫ ᱠᱚᱣᱟ ᱵᱷᱟᱥᱟ ᱱᱩᱠᱩ ᱫᱚ ᱚᱞᱪᱤᱠᱤ ᱞᱟᱹᱜᱩ ᱞᱮᱱᱠᱷᱟᱡ ᱱᱩᱠᱩᱣᱟᱜ ᱵᱷᱟᱥᱟ ᱵᱮᱲᱵᱟᱜᱚᱜᱼᱟ ᱟᱫᱚ ᱱᱩᱠᱩ

ᱟᱨ ᱵᱟᱠᱚ ᱥᱟᱵᱤᱛ ᱫᱟᱲᱮᱭᱟᱜ ᱠᱟᱱᱟ ᱡᱮ ᱚᱞᱪᱤᱠᱤ ᱟᱱᱥᱟᱭᱮᱱᱴᱤᱯᱷᱤᱠ ᱢᱮᱱᱟᱜᱼᱟ ᱥᱮ ᱟᱵᱮᱜᱽᱜᱟᱱᱤᱠ ᱢᱮᱱᱟᱜᱼᱟ ᱱᱚᱣᱟ ᱨᱮ ᱫᱟᱢ ᱫᱚ ᱵᱟᱹᱱᱩᱜ ᱛᱟᱠᱚᱣᱟ ᱟᱹᱰᱤ ᱢᱟᱨᱟᱝ ᱵᱤᱫᱽᱣᱟᱱ ᱠᱚ ᱞᱮᱠᱷᱟᱜ ᱠᱟᱱᱟ ᱡᱚᱵᱚᱨᱡᱚᱥᱛᱤ ᱟᱯᱱᱮ ᱟᱯ ᱨᱮ ᱵᱤᱫᱽᱫᱷᱣᱟᱱ ᱠᱚ ᱛᱟᱦᱮᱸ ᱠᱟᱱᱟ ᱟᱨ ᱱᱩᱠᱩ ᱯᱨᱚᱯᱷᱮᱥᱟᱨ ᱠᱚ ᱦᱟᱦᱟᱲᱟ ᱨᱮᱭᱟᱜ ᱠᱟᱛᱷᱟ ᱱᱩᱠᱩ ᱡᱟᱦᱟᱸᱭ ᱜᱤᱫᱽᱨᱟᱹ ᱠᱚ ᱥᱮ ᱯᱟᱹᱴᱷᱩᱣᱟᱹ ᱠᱚ ᱟᱹᱠᱤᱞ ᱠᱚ ᱮᱢᱟ ᱮᱢᱟ ᱠᱚᱠᱚ ᱥᱮ ᱜᱩᱨᱩ ᱠᱚᱠᱚ ᱠᱟᱞᱟᱜ ᱠᱟᱱᱟ ᱱᱩᱠᱩ ᱚᱞ ᱪᱤᱠᱤ ᱠᱚ ᱵᱤᱨᱳᱫᱷ ᱠᱟᱱᱟ ᱱᱩᱠᱩ ᱫᱚ ᱱᱚᱣᱟ ᱯᱤᱪᱷᱮ ᱠᱩᱪ ᱠᱷᱟᱥ ᱠᱟᱨᱚᱱ ᱢᱮᱱᱟᱜ ᱛᱟᱠᱚᱣᱟ ᱟᱨ ᱚᱱᱟ ᱛᱟᱭᱱᱚᱢ ᱥᱮᱫ ᱠᱷᱚᱱ ᱠᱚ ᱵᱤᱨᱳᱫᱷ ᱦᱚᱪᱚᱭᱮᱫ ᱠᱚᱣᱟ ᱚᱱᱟᱛᱮ ᱱᱩᱠᱩ ᱯᱟᱲᱦᱟᱣ ᱞᱮᱠᱷᱟ ᱦᱚᱲ ᱤᱧ ᱫᱚ ᱯᱟᱲᱦᱟᱣ ᱞᱮᱠᱷᱟ ᱪᱤᱠᱟᱛᱮ ᱢᱮᱛᱟᱜᱼᱟ ᱱᱩᱠᱩ ᱢᱩᱨᱠᱷ ᱡᱚᱵᱚᱨᱡᱟᱹᱥᱛᱤ ᱠᱚ ᱵᱤᱨᱳᱫᱷ ᱠᱟᱱᱟ ᱵᱷᱟᱨᱚᱛ ᱫᱤᱥᱚᱢ ᱨᱮᱱ ᱦᱚᱲ ᱫᱚ ᱞᱮᱞᱦᱟ ᱠᱚ ᱵᱩᱡᱷᱟᱹᱣ ᱟᱠᱟᱫ ᱠᱚᱣᱟ ᱱᱩᱠᱩ ᱫᱚ ᱱᱩᱠᱩ ᱱᱚᱝᱠᱟᱱ ᱢᱟᱹᱱᱢᱤ ᱠᱟᱱᱟ ᱠᱚ ᱤᱡ ᱩᱨᱩᱞᱮ ᱠᱚ ᱴᱷᱮᱞᱟᱜ ᱠᱟᱱᱟ ᱟᱨ ᱥᱟᱱᱛᱷᱟᱞ ᱯᱟᱨᱜᱟᱱᱟ ᱫᱚ ᱟᱠᱚᱣᱟᱜ ᱠᱚ ᱵᱩᱡᱷᱟᱹᱣ ᱮᱫᱟ ᱵᱚᱞᱮ ᱟᱞᱮᱭᱟᱜ ᱠᱟᱱᱟ ᱟᱞᱮ ᱡᱮᱞᱮ ᱢᱮᱱᱟ ᱥᱟᱱᱛᱷᱟᱞ ᱯᱟᱨᱜᱟᱱᱟ ᱦᱚᱲ ᱫᱚ ᱟᱞᱮᱭᱟᱜ ᱟᱱᱰᱟᱨ ᱨᱮᱠᱚ ᱛᱟᱦᱮᱱᱟ ᱫᱩᱢᱠᱟ ᱨᱮᱭᱟᱜ ᱨᱮᱞᱣᱮ ᱥᱴᱮᱥᱚᱱ ᱨᱮ ᱚᱞ ᱪᱤᱠᱤᱛᱮ ᱨᱮᱞᱣᱮ ᱵᱤᱵᱷᱟᱜᱽ ᱦᱚᱛᱮᱛᱮ ᱚᱞ ᱦᱩᱭ ᱞᱮᱱᱟ ᱚᱱᱟ ᱠᱚ ᱢᱮᱴᱟᱣ ᱠᱮᱫᱟ ᱱᱩᱠᱩ ᱵᱮᱣᱠᱩᱯ ᱡᱚᱵᱚᱨᱡᱚᱥᱛᱤ ᱱᱩᱠᱩ ᱫᱚᱞᱮ ᱵᱩᱡᱷᱟᱹᱣ ᱠᱟᱱᱟ ᱫᱟᱝᱜᱟ ᱯᱷᱟᱹᱭᱞᱟᱹᱣ ᱨᱮᱭᱟᱜ ᱱᱩᱠᱩ ᱫᱚ ᱥᱟᱡᱤᱥ ᱠᱚ ᱨᱟᱪᱟᱣ ᱠᱟᱜᱼᱟ ᱚᱠᱟ ᱞᱮᱠᱟᱛᱮ ᱦᱚᱲ ᱦᱚᱲ ᱠᱚ ᱛᱟᱯᱟᱢ ᱚᱱᱟ ᱨᱮᱭᱟᱜ ᱱᱩᱠᱩ ᱫᱚ ᱛᱟᱯᱟᱢ ᱞᱟᱹᱜᱤᱫ ᱠᱚ ᱥᱩᱨ ᱥᱩᱨᱟᱹᱣ ᱵᱟᱲᱟᱭ ᱠᱟᱱᱟ ᱢᱮᱱᱠᱷᱟᱱ ᱛᱟᱯᱟᱢ ᱞᱮᱱᱠᱷᱟᱱ ᱱᱤᱭᱟᱹ ᱫᱚ ᱦᱩᱫᱤᱥ ᱯᱮ ᱟᱯᱮ ᱚᱞᱪᱤᱠᱤ ᱵᱤᱨᱳᱫᱷᱤ ᱚᱠᱟ ᱥᱮᱫ ᱯᱮ ᱫᱟᱹᱲᱟ ᱚᱱᱟ ᱡᱟᱭᱜᱟ ᱵᱟᱯᱮ ᱧᱟᱢᱟ ᱡᱩᱫᱤ ᱥᱟᱸᱜᱮ ᱥᱟᱱᱛᱷᱟᱞ ᱠᱚ ᱨᱟᱸᱜᱟᱣ ᱞᱮᱱᱠᱷᱟᱱ ᱫᱟᱹᱲ ᱨᱮᱭᱟᱜ ᱡᱟᱭᱜᱟ ᱵᱟᱯᱮ ᱧᱟᱢᱟ ᱡᱮ ᱥᱳᱥᱟᱞ ᱢᱤᱰᱤᱭᱟ ᱯᱮ ᱵᱷᱚᱵᱷᱚᱜ ᱠᱟᱱᱟ ᱚᱞᱪᱤᱠᱤ ᱵᱟᱞᱮ ᱪᱟᱞᱟᱣ ᱦᱚᱪᱚᱣᱟᱜᱼᱟ ᱵᱟᱞᱮ ᱪᱟᱞᱟᱣ ᱦᱚᱪᱚᱣᱟᱜᱼᱟ ᱟᱯᱮ ᱫᱚᱯᱮ ᱪᱤᱞᱤ ᱠᱟᱱᱟᱭᱟ ᱚᱞ ᱪᱤᱠᱤ ᱟᱯᱮ ᱵᱟᱯᱮ ᱯᱟᱲᱦᱟᱜ ᱠᱷᱟᱱ ᱚᱠᱚᱭ ᱡᱚ ᱟᱯᱮ ᱚᱠᱚᱭ ᱡᱚᱵᱚᱨ ᱡᱟᱹᱥᱛᱤᱭᱮᱫ ᱯᱮᱭᱟ ᱟᱯᱮ ᱠᱚ ᱢᱮᱛᱟ ᱯᱮ ᱠᱟᱱᱟ ᱡᱚᱵᱚᱨ ᱡᱟᱹᱥᱛᱤ ᱚᱞ ᱪᱤᱠᱤ ᱛᱮ ᱯᱟᱲᱦᱟᱜ ᱯᱮ ᱡᱟᱦᱟᱸᱭ ᱯᱟᱲᱦᱟᱜ ᱠᱚ ᱧᱟᱢ ᱠᱟᱱᱟ ᱩᱱᱠᱩ ᱠᱚ ᱯᱟᱲᱦᱟᱜᱼᱟ ᱟᱫᱚ ᱩᱱᱠᱩ ᱡᱟᱦᱟᱸᱭ ᱠᱚ ᱩᱱᱠᱩ ᱦᱚᱸ ᱵᱟᱯᱮ ᱯᱟᱲᱦᱟᱣ ᱦᱚᱪᱚ ᱠᱚᱣᱟ ᱩᱱᱟᱹᱜ ᱨᱟᱝ ᱵᱟᱹᱡᱤ ᱯᱮ ᱩᱫᱩᱜᱟ ᱵᱚᱞᱮ ᱵᱚᱞᱮ ᱡᱟᱦᱟᱸᱭ ᱯᱟᱲᱦᱟᱜ ᱠᱚ ᱧᱟᱢ ᱠᱟᱱᱟ ᱩᱱᱠᱩ ᱵᱟᱯᱮ ᱯᱟᱲᱦᱟᱣ ᱦᱚᱪᱚ ᱠᱚᱣᱟ ᱨᱟᱝᱵᱟᱡᱽ ᱫᱚ ᱟᱯᱮ ᱜᱮ ᱢᱮᱱᱟᱜ ᱯᱮᱭᱟ ᱥᱮ ᱪᱮᱫ ᱚᱱᱟ ᱠᱚᱫᱚ ᱯᱟᱠᱷᱟᱨ ᱨᱮ ᱫᱚᱦᱚ ᱠᱚᱯᱮ ᱵᱟᱝ ᱪᱟᱞᱟᱜ ᱛᱟᱯᱮᱭᱟ ᱡᱷᱟᱲᱠᱷᱚᱸᱰ ᱨᱮᱱ ᱱᱤᱱᱟᱱᱵᱮ ᱯᱟᱨᱥᱮᱱᱴ ᱦᱚᱲ ᱠᱚ ᱠᱩᱥᱤᱭᱟᱜ ᱠᱟᱱᱟ ᱡᱷᱟᱲᱠᱷᱚᱸᱰ ᱡᱮ ᱥᱟᱱᱛᱷᱟᱞ ᱯᱟᱨᱜᱟᱱᱟ ᱨᱮᱱ ᱡᱟᱦᱟᱸ ᱨᱮᱯᱮ ᱵᱤᱨᱳᱫᱷ ᱮᱫᱟ ᱚᱸᱰᱮ ᱱᱤᱱᱟᱱᱵᱮ ᱯᱟᱨᱥᱮᱱᱴ ᱦᱚᱲ ᱚᱞᱪᱤᱠᱤ ᱠᱩᱥᱤᱭᱟᱜ ᱠᱟᱱᱟ ᱠᱚ ᱟᱯᱮ ᱢᱤᱫ ᱯᱟᱨᱥᱮᱱᱴ ᱦᱚᱲ ᱢᱤᱫ ᱪᱩᱯᱩᱫ ᱦᱚᱲ ᱚᱞᱪᱤᱠᱤ ᱯᱮ ᱵᱤᱨᱳᱫᱷ ᱮᱫᱟ ᱱᱚᱣᱟ ᱵᱷᱟᱨᱚᱛ ᱫᱤᱥᱚᱢ ᱦᱚᱲ ᱡᱚᱛᱚ ᱠᱚ ᱵᱟᱰᱟᱭᱟ ᱟᱨ ᱵᱟᱯᱮ ᱫᱟᱲᱮᱭᱟᱜᱼᱟ ᱚᱞᱪᱤᱠᱤ ᱫᱚ ᱵᱟᱯᱮ ᱨᱚᱠᱟᱣ ᱫᱟᱲᱮᱭᱟᱜᱼᱟ ᱟᱨ ᱡᱷᱟᱲᱠᱷᱚᱸᱰ ᱨᱮ ᱞᱟᱹᱜᱩᱜ ᱠᱟᱱᱟ ᱧᱮᱞ ᱧᱮᱞ ᱛᱟᱦᱮᱱ ᱯᱮ ᱡᱟᱦᱟᱸ ᱛᱤᱱᱟᱹᱜ ᱯᱮ ᱠᱚᱪᱚᱲ ᱫᱚᱱ ᱪᱮᱫ ᱦᱚᱸ ᱵᱟᱯᱮ ᱫᱷᱩᱱᱟᱹᱣ ᱫᱟᱲᱮᱭᱟᱜᱼᱟ ᱡᱷᱟᱲᱠᱷᱚᱸᱰ ᱨᱮ ᱚᱞᱪᱤᱠᱤ ᱞᱟᱹᱜᱩ ᱠᱟᱛᱮ ᱛᱟᱦᱮᱱᱟ ᱥᱟᱱᱛᱷᱟᱞ ᱯᱟᱨᱜᱟᱱᱟ ᱠᱚ ᱢᱮᱱᱫᱟ ᱵᱟᱞᱮ ᱞᱟᱹᱜᱩ ᱦᱚᱪᱚᱣᱟᱜᱼᱟ ᱥᱟᱱᱛᱷᱟᱞ ᱯᱟᱨᱜᱟᱱᱟ ᱟᱢ ᱵᱟᱵᱟᱣᱟᱜ ᱠᱟᱱᱟ ᱭᱟ ᱵᱟᱢ ᱞᱟᱹᱜᱩ ᱦᱚᱪᱚᱣᱟᱜᱼᱟ ᱥᱟᱱᱛᱷᱟᱞ ᱯᱟᱨᱜᱟᱱᱟ ᱞᱟᱹᱜᱩᱜᱼᱟ ᱧᱮᱞ ᱧᱮᱞ ᱛᱟᱦᱮᱱ ᱯᱮ ᱟᱯᱮ ᱫᱚ ᱠᱷᱟᱹᱞᱤ ᱧᱮᱞ ᱧᱮᱞ ᱛᱟᱦᱮᱱ ᱯᱮ ᱟᱯᱮ ᱨᱮᱞᱣᱮ ᱥᱟᱭᱤᱱ ᱵᱳᱨᱰ ᱨᱮ ᱚᱞᱪᱤᱠᱤ ᱛᱮ ᱯᱮ ᱢᱮᱴᱟᱣ ᱠᱮᱫ ᱛᱮ ᱟᱹᱰᱤ ᱢᱟᱨᱟᱝ ᱵᱟᱦᱟᱫᱩᱨ ᱯᱮ ᱦᱩᱭᱱᱟ ᱟᱹᱰᱤ ᱢᱟᱨᱟᱝ ᱥᱮᱨ ᱯᱮ ᱞᱮᱠᱷᱟᱣ ᱠᱟᱱᱟ ᱚᱱᱟ ᱨᱮᱞᱣᱮ ᱥᱴᱮᱥᱚᱱ ᱨᱮ ᱟᱨᱦᱚᱸ ᱚᱞ ᱪᱤᱠᱤᱛᱮ ᱚᱞᱚᱜᱚᱜᱼᱟ ᱧᱮᱞ ᱧᱮᱞ ᱛᱟᱦᱮᱱ ᱯᱮ ᱟᱯᱮ ᱵᱮᱨᱳ ᱛᱮᱫᱚ ᱚᱞ ᱪᱤᱠᱤ ᱫᱚ ᱨᱚᱠᱟ ᱚᱞ ᱫᱚ ᱵᱟᱝ ᱠᱟᱱᱟ ᱚᱞ ᱪᱤᱠᱤ ᱫᱚ ᱟᱸᱫᱷᱤ ᱠᱟᱱᱟ ᱚᱞ ᱪᱤᱠᱤ ᱟᱸᱫᱷᱤ ᱠᱟᱱᱟ ᱱᱚᱝᱠᱟᱭ ᱟᱸᱫᱷᱤ ᱠᱟᱛᱮ ᱚᱴᱟᱝ ᱯᱮᱭᱟ ᱡᱮ ᱯᱨᱚᱥᱟᱱᱛ ᱢᱟᱦᱟᱥᱟᱜᱚᱨ ᱨᱮ ᱤᱫᱤ ᱠᱟᱛᱮ ᱜᱤᱰᱤ ᱦᱚᱴᱚ ᱠᱟᱯᱮᱭᱟ ᱚᱞ ᱪᱤᱠᱤ ᱚᱱᱠᱟᱱᱟᱜ ᱪᱤᱡᱽ ᱠᱟᱱᱟ ᱚᱞ ᱪᱤᱠᱤ ᱫᱚ ᱟᱸᱫᱷᱤ ᱠᱟᱱᱟ ᱟᱨ ᱚᱞ ᱪᱤᱠᱤ ᱵᱤᱨᱳᱫᱷᱤ ᱠᱚ ᱱᱚᱝᱠᱟᱭ ᱦᱚᱭ ᱚᱴᱟᱝ ᱯᱮᱭᱟ ᱥᱤᱫᱷᱮ ᱯᱮ ᱧᱩᱨᱩᱜᱼᱟ ᱯᱨᱚᱥᱟᱱᱛ ᱢᱟᱦᱟᱥᱟᱜᱚᱨ ᱨᱮ ᱚᱞ ᱪᱤᱠᱤ ᱯᱮ ᱵᱤᱨᱳᱫᱷ ᱫᱟ ᱚᱞ ᱪᱤᱠᱤ ᱫᱚ ᱥᱟᱱᱛᱷᱟᱞ ᱠᱚᱣᱟᱜ ᱩᱯᱨᱩᱢ ᱠᱟᱱᱟ ᱱᱚᱣᱟ ᱫᱚ ᱵᱟᱯᱮ ᱪᱟᱵᱟ ᱫᱟᱲᱮᱭᱟᱜᱼᱟ ᱚᱱᱟᱛᱮ ᱱᱮᱦᱚᱨ ᱢᱮᱱᱟᱜᱼᱟ ᱥᱟᱱᱛᱷᱟᱞ ᱯᱟᱨᱜᱟᱱᱟ ᱨᱮᱱ ᱡᱩᱣᱟᱹᱱ ᱠᱚᱲᱟ ᱠᱚᱴᱷᱮᱱ ᱵᱩᱫᱽᱫᱷᱤᱡᱤᱵᱤ ᱴᱷᱮᱱ ᱢᱟᱦᱟᱥᱚᱭ ᱠᱚᱴᱷᱮᱱ ᱯᱟᱹᱴᱷᱩᱣᱟᱹ ᱠᱚᱴᱷᱮᱱ ᱡᱩᱢᱤᱫ ᱠᱟᱛᱮ ᱱᱩᱠᱩ ᱚᱞᱪᱤᱠᱤ ᱨᱮᱱ ᱫᱩᱥᱢᱟᱹᱱ ᱫᱚ ᱞᱟᱜᱟ ᱨᱮᱸᱜᱩ ᱠᱚᱯᱮ ᱟᱨ ᱟᱛᱳ ᱟᱛᱳ ᱚᱞᱪᱤᱠᱤ ᱨᱮᱭᱟᱜ ᱤᱛᱩᱱ ᱟᱥᱲᱟ ᱠᱷᱩᱞᱟᱹᱣ ᱛᱟᱵᱚᱱ ᱯᱮ ᱡᱚᱛᱚ ᱦᱚᱲ ᱪᱮᱫ ᱠᱚᱯᱮ ᱟᱨ ᱟᱨ ᱥᱚᱨᱠᱟᱨ ᱢᱟ ᱚᱞᱪᱤᱠᱤ ᱞᱟᱹᱜᱩᱭᱮᱫ ᱠᱟᱱ ᱜᱮᱭᱟ ᱱᱟᱦᱟᱜ ᱟᱨᱮ ᱞᱟᱹᱜᱩᱭ ᱜᱮᱭᱟ ᱱᱩᱠᱩ ᱫᱩᱥᱢᱟᱹᱱ ᱱᱤᱛ ᱟᱵᱚᱣᱟᱜ ᱚᱞ ᱪᱤᱠᱤ ᱠᱚ ᱵᱤᱨᱳᱫᱷ ᱫᱟ ᱜᱟᱯᱟ ᱦᱤᱞᱳᱜ ᱟᱵᱚᱣᱟᱜ ᱥᱟᱢᱟᱡᱽ ᱠᱚ ᱵᱤᱨᱳᱫᱷᱟ ᱟᱵᱚᱣᱟᱜ ᱵᱷᱟᱥᱟ ᱠᱚ ᱵᱤᱨᱳᱫᱷᱟ ᱟᱵᱚᱣᱟᱜ ᱟᱹᱨᱤᱪᱟᱹᱞᱤ ᱠᱚ ᱵᱤᱨᱳᱫᱷᱟ ᱱᱚᱝᱠᱟᱱ ᱢᱟᱹᱱᱢᱤ ᱠᱟᱱᱟ ᱠᱚ ᱱᱩᱠᱩ ᱵᱟᱠᱚ ᱠᱩᱥᱤᱭᱟᱜᱼᱟ ᱟᱵᱚᱣᱟᱜ ᱫᱚ ᱪᱮᱫ ᱦᱚᱸ ᱵᱟᱠᱚ ᱠᱩᱥᱤᱭᱟᱜᱼᱟ ᱱᱩᱠᱩ ᱫᱚ ᱚᱱᱟ ᱤᱭᱟᱹᱛᱮᱧ ᱢᱮᱱᱟ ᱡᱩᱢᱤᱫ ᱜᱮ ᱫᱟᱲᱮ ᱢᱮᱱᱟᱜᱼᱟ ᱟᱵᱚ ᱠᱚ ᱦᱟᱹᱴᱤᱧᱮᱫ ᱵᱚᱱᱟ ᱦᱟᱹᱴᱤᱧ ᱨᱮᱭᱟᱜ ᱠᱚ ᱠᱩᱨᱩᱢᱩᱴᱩ ᱟᱠᱟᱫᱼᱟ ᱤᱧ ᱞᱟᱦᱟ ᱵᱷᱤᱰᱤᱭᱳ ᱨᱮᱦᱚᱸᱧ ᱢᱮᱱ ᱟᱠᱟᱫᱼᱟ ᱱᱩᱠᱩ ᱫᱚ ᱤᱝᱨᱮᱡᱟᱜ ᱫᱤᱢᱟᱜᱽ ᱢᱮᱱᱟᱜ ᱠᱟᱱ ᱛᱟᱠᱚᱣᱟ ᱤᱝᱨᱮᱡᱽ ᱞᱮᱠᱟ ᱠᱚ ᱪᱟᱞᱟᱜ ᱠᱟᱱᱟ ᱯᱷᱩᱰ ᱰᱟᱞᱳ ᱟᱨ ᱥᱟᱥᱚᱱ ᱠᱟᱨᱳ ᱱᱩᱠᱩ ᱫᱚ ᱟᱵᱚ ᱟᱵᱚ ᱠᱚ ᱦᱟᱹᱴᱤᱧᱮᱫ ᱵᱚᱱᱟ ᱩᱲᱤᱥᱥᱟ ᱨᱮᱱ ᱡᱷᱟᱲᱠᱷᱚᱸᱰ ᱨᱮᱱ ᱵᱟᱝᱜᱟᱞ ᱨᱮᱱ ᱟᱥᱟᱢ ᱨᱮᱱ ᱵᱤᱦᱟᱨ ᱨᱮᱱ ᱢᱮᱱ ᱠᱟᱛᱮ ᱟᱵᱚ ᱠᱚ ᱦᱟᱹᱴᱤᱧᱮᱫ ᱵᱚᱱᱟ ᱢᱮᱱᱠᱷᱟᱱ ᱱᱩᱠᱩᱣᱟᱜ ᱪᱟᱞ ᱫᱚ ᱱᱚᱣᱟ ᱫᱚ ᱵᱟᱝ ᱪᱟᱞᱟᱜᱼᱟ ᱟᱨ ᱵᱟᱝ ᱪᱟᱞᱟᱜ ᱛᱟᱯᱮᱭᱟ ᱟᱯᱮ ᱚᱞᱪᱤᱠᱤ ᱵᱤᱨᱳᱫᱷᱤ ᱛᱤᱥ ᱦᱚᱸ ᱱᱚᱣᱟ ᱪᱟᱞ ᱫᱚ ᱵᱟᱝ ᱪᱟᱞᱟᱜ ᱛᱟᱯᱮᱭᱟ ᱚᱞᱪᱤᱠᱤ ᱞᱟᱹᱜᱩᱜᱼᱟ ᱯᱩᱨᱟᱹ ᱵᱷᱟᱨᱚᱛ ᱫᱮᱥ ᱨᱮᱱ ᱦᱚᱲ ᱠᱚ ᱟᱸᱜᱚᱪ ᱴᱷᱤᱠ ᱠᱟᱜᱼᱟ ᱡᱷᱟᱲᱠᱷᱚᱸᱰ ᱫᱚ ᱪᱮᱫ ᱯᱩᱨᱟᱹ ᱵᱷᱟᱨᱚᱛ ᱫᱮᱥ ᱨᱮᱱ ᱦᱚᱲ ᱠᱚ ᱟᱸᱜᱚᱪ ᱴᱷᱤᱠ ᱠᱟᱜᱼᱟ ᱚᱞᱪᱤᱠᱤ ᱫᱚ ᱞᱟᱹᱜᱩᱜ ᱜᱮᱭᱟ ᱟᱨ ᱵᱟᱯᱮ ᱨᱚᱠᱟᱣ ᱫᱟᱲᱮᱭᱟᱜᱼᱟ ᱚᱞᱪᱤᱠᱤ ᱫᱚ ᱟᱞᱮ ᱥᱟᱱᱛᱷᱟᱞ ᱠᱚᱣᱟᱜ ᱩᱯᱨᱩᱢ ᱠᱟᱱᱟ ᱟᱯᱮᱭᱟᱜ ᱫᱚ ᱵᱟᱝ ᱠᱟᱱᱟ ᱟᱞᱮᱭᱟᱜ ᱠᱟᱱᱟ ᱟᱞᱮᱭᱟᱜ ᱠᱟᱱᱟ ᱟᱞᱮ ᱥᱟᱱᱛᱷᱟᱞ ᱠᱚᱣᱟᱜ ᱟᱱᱟ ᱚᱞᱪᱤᱠᱤ ᱫᱚ ᱟᱞᱮᱭᱟᱜ ᱩᱯᱨᱩᱢ ᱠᱟᱱᱟ ᱟᱞᱮᱭᱟᱜ ᱩᱯᱨᱩᱢ ᱢᱮᱴᱟᱣ ᱨᱮᱯᱮ ᱞᱟᱜᱟᱣ ᱠᱟᱱᱟ ᱵᱟᱯᱮ ᱫᱟᱲᱮᱭᱟᱜᱼᱟ ᱛᱤᱥ ᱦᱚᱸ ᱚᱞᱪᱤᱠᱤ ᱡᱤᱱᱫᱟᱵᱟᱫᱽ ᱛᱟᱦᱮᱱᱟ ᱡᱟᱵ ᱛᱟᱠ ᱱᱚᱣᱟ ᱫᱷᱩᱲᱤ ᱫᱷᱟᱹᱨᱛᱤ ᱛᱟᱦᱮᱱᱟ ᱛᱟᱵ ᱛᱟᱠ ᱚᱞᱪᱤᱠᱤ ᱡᱤᱱᱫᱟᱵᱟᱫᱽ ᱛᱟᱦᱮᱱᱟ ᱟᱨ ᱛᱟᱦᱮᱱ ᱜᱮᱭᱟ ᱚᱞᱪᱤᱠᱤ ᱨᱮᱱ ᱟᱵᱤᱥᱠᱟᱨᱚᱠ ᱯᱚᱱᱰᱤᱛ ᱨᱚᱜᱷᱩᱱᱟᱛᱷ ᱢᱩᱨᱢᱩ ᱯᱮ ᱟᱯᱢᱟᱱ ᱠᱟᱫᱮᱭᱟ ᱟᱯᱮ ᱞᱮᱠᱟᱱ ᱫᱩᱥᱢᱟᱱ ᱫᱚ ᱪᱤᱞᱤ ᱦᱚᱸ ᱵᱟᱹᱱᱩᱜ ᱠᱚᱣᱟ ᱚᱞᱪᱤᱠᱤ ᱫᱚ ᱟᱞᱮᱭᱟᱜ ᱩᱯᱨᱩᱢ ᱠᱟᱱᱟ ᱟᱨ ᱛᱟᱦᱮᱱᱟ ᱢᱟ ᱤᱱᱟᱹᱜ ᱢᱮᱱ ᱠᱟᱛᱮ ᱜᱤᱧ ᱢᱩᱪᱟᱹᱫ ᱠᱮᱫᱟ ᱢᱟ ᱡᱚᱛᱚ ᱠᱚ ᱡᱚᱦᱟᱨ